ᱥᱟᱱᱟᱢ ᱠᱚᱜᱮ ᱡᱚᱦᱟᱨ ᱤᱧ ᱜᱮ ᱜᱳᱵᱤᱱᱫᱚ ᱢᱟᱱᱰᱤ ᱟᱹᱛᱩ ᱛᱟᱨᱟᱥᱯᱩᱨ ᱯᱳᱨᱴ ᱥᱤᱝᱯᱩᱨᱟ ᱵᱷᱟᱭᱟ ᱫᱚ ᱫᱚᱞᱵᱷᱩᱢᱜᱚᱲ ᱯᱩᱨᱵᱤ ᱥᱤᱝᱵᱷᱩᱢ ᱛᱮᱦᱮᱧ ᱫᱚ ᱵᱟᱦᱟ ᱤᱫᱤ ᱠᱟᱛᱮ ᱵᱚᱱ ᱜᱟᱞᱚᱪᱟ ᱵᱟᱦᱟ ᱫᱚ ᱛᱤᱥ ᱠᱷᱚᱱ ᱟᱨ ᱪᱮᱫᱟᱜ ᱠᱚ ᱵᱚᱸᱜᱟᱭᱟ ᱟᱵᱚ ᱵᱚᱱ ᱵᱟᱲᱟᱭᱟ ᱚᱞ ᱠᱷᱚᱱ ᱫᱷᱩᱛᱤ ᱜᱮ ᱥᱚᱨᱮᱥᱟ ᱚᱱᱠᱟ ᱞᱮᱠᱟᱛᱮ ᱟᱹᱜᱤᱞ ᱦᱟᱯᱲᱟᱢ ᱠᱚᱫᱚ ᱯᱟᱹᱦᱤᱞ ᱟᱫᱤ ᱡᱩᱜᱽ ᱨᱮ ᱦᱟᱨᱟ ᱛᱚᱨᱟ ᱨᱮᱠᱚ ᱛᱟᱦᱮᱸ ᱠᱟᱱᱟ ᱟᱨ ᱟᱠᱚ ᱥᱟᱞᱟᱜ ᱜᱮ ᱢᱟᱨᱟᱝ ᱵᱩᱨᱩ ᱦᱚᱸᱭ ᱛᱟᱦᱮᱸ ᱠᱟᱱᱟ ᱟᱫᱚ ᱛᱟᱦᱮᱸ ᱛᱟᱦᱮᱸ ᱛᱮ ᱡᱚᱛᱚ ᱠᱚ ᱥᱤᱠᱷᱟᱹᱣ ᱯᱟᱲᱦᱟᱣ ᱠᱮᱫ ᱠᱚᱣᱟᱭ ᱡᱚᱛᱚ ᱨᱚᱠᱚᱢ ᱱᱟᱦᱮᱞ ᱠᱚᱭ ᱵᱮᱱᱟᱣ ᱟᱠᱟᱫ ᱠᱚᱣᱟ ᱰᱟᱹᱝᱨᱤ ᱠᱟᱰᱟ ᱠᱚᱦᱚᱸᱭ ᱥᱚᱯᱚᱫ ᱟᱫ ᱠᱚᱣᱟ ᱦᱩᱲᱩ ᱦᱚᱸ ᱩᱥᱟᱹᱫ ᱥᱚᱫᱟᱜᱚᱨ ᱴᱷᱮᱱᱮ ᱟᱹᱜᱩᱣᱟᱫ ᱠᱚᱣᱟ ᱢᱟᱲᱟᱝ ᱫᱚ ᱥᱚᱫᱟᱜᱚᱨ ᱦᱩᱲᱩ ᱵᱟᱭ ᱮᱢᱚᱜ ᱠᱟᱱ ᱛᱟᱦᱮᱸᱫ ᱩᱱᱤ ᱩᱥᱟᱹᱫ ᱥᱚᱫᱟᱜᱚᱨ ᱩᱱᱤ ᱫᱚ ᱦᱟᱹᱰᱤ ᱠᱟᱱᱟᱭ ᱵᱚᱸᱜᱟ ᱠᱚ ᱢᱮᱱ ᱠᱮᱫᱟ ᱦᱩᱲᱩ ᱚᱠᱟᱨᱮᱵᱚᱱ ᱧᱟᱢᱟ ᱩᱥᱟᱹᱫ ᱥᱚᱫᱟᱜᱚᱨ ᱦᱚᱸ ᱵᱟᱭ ᱮᱢᱚᱜᱼᱟ ᱩᱱᱤ ᱫᱚ ᱦᱚᱯᱚᱱ ᱮᱨᱟ ᱵᱚᱱ ᱵᱟᱯᱞᱟᱭ ᱛᱟᱭᱟ ᱟᱨ ᱩᱱᱤ ᱵᱟᱯᱞᱟ ᱡᱚᱦᱚᱜ ᱜᱮ ᱦᱟᱸᱜ ᱦᱚᱯᱚᱱ ᱮᱨᱟ ᱵᱤᱫᱟᱹᱭ ᱡᱚᱦᱚᱜ ᱯᱮᱭᱟ ᱟᱸᱡᱽᱞᱮ ᱦᱩᱲᱩ ᱢᱟ ᱮᱢᱚᱜ ᱦᱩᱭᱩᱜ ᱛᱟᱭᱟ ᱵᱟᱹᱰ ᱞᱟᱜᱟᱱ ᱛᱮ ᱟᱨ ᱚᱱᱟ ᱡᱚᱦᱚᱜ ᱮ ᱮᱢᱟᱭ ᱠᱷᱟᱱ ᱫᱚ ᱦᱟᱸᱜ ᱟᱵᱚ ᱵᱚᱱ ᱟᱹᱜᱩᱭᱟ ᱟᱨ ᱚᱱᱠᱟ ᱛᱮᱜᱮ ᱠᱚ ᱟᱹᱜᱩ ᱠᱮᱫᱟ ᱚᱱᱟ ᱦᱚᱸ ᱟᱵᱚ ᱱᱤᱛᱚᱜ ᱦᱚᱯᱚᱱ ᱮᱨᱟ ᱵᱤᱫᱟᱹᱭ ᱡᱚᱦᱚᱜ ᱫᱚ ᱯᱮ ᱟᱸᱡᱽᱞᱮ ᱦᱩᱲᱩ ᱵᱚᱱ ᱮᱢᱟᱭᱟ ᱟᱫᱚ ᱱᱚᱝᱠᱟᱛᱮ ᱢᱟᱹᱱᱢᱤ ᱠᱚ ᱟᱹᱰᱤ ᱠᱚ ᱟᱱᱮᱡ ᱫᱷᱟᱱᱮᱡ ᱮᱱᱟ ᱛᱟᱭᱱᱚᱢ ᱨᱮ ᱢᱮᱛᱟ ᱠᱚ ᱠᱟᱱᱟ ᱟᱯᱮ ᱡᱮᱢᱚᱱ ᱢᱮᱱᱟᱜ ᱯᱮᱭᱟ ᱚᱲᱟᱜ ᱫᱩᱣᱟᱹᱨ ᱠᱟᱛᱮ ᱤᱧ ᱱᱤᱛᱚᱜ ᱚᱱᱠᱟᱜᱮ ᱥᱮᱨᱢᱟ ᱪᱚᱴ ᱨᱮ ᱚᱲᱟᱜ ᱫᱩᱣᱟᱹᱨ ᱠᱟᱛᱮ ᱛᱟᱦᱮᱱᱟᱹᱧ ᱟᱫᱚ ᱤᱧᱤᱧ ᱞᱟᱹᱭ ᱦᱚᱴᱚ ᱟᱯᱮ ᱠᱟᱱᱟ ᱱᱚᱣᱟ ᱫᱤᱥᱟᱹ ᱠᱟᱜ ᱯᱮ ᱡᱮ ᱟᱯᱮ ᱟᱯᱮ ᱢᱩᱫᱽ ᱨᱮ ᱥᱩᱞᱩᱠ ᱥᱟᱹᱜᱟᱹᱭ ᱠᱟᱛᱮ ᱛᱟᱦᱮᱱ ᱯᱮ ᱵᱚᱸᱜᱟ ᱵᱩᱨᱩ ᱠᱚ ᱢᱟᱱᱟᱣ ᱵᱟᱛᱟᱣ ᱠᱚᱯᱮ ᱟᱯᱮ ᱵᱚᱭᱦᱟ ᱠᱚ ᱯᱟᱹᱨᱤᱥ ᱠᱚᱫᱚ ᱟᱞᱚᱯᱮ ᱵᱟᱯᱞᱟᱜᱼᱟ ᱥᱚᱛ ᱠᱟᱛᱷᱟ ᱞᱟᱹᱭ ᱯᱮ ᱟᱨ ᱡᱩᱫᱤ ᱞᱟᱹᱠᱛᱤ ᱦᱩᱭᱩᱜᱼᱟ ᱤᱧᱟᱹᱜ ᱛᱟᱦᱞᱮ ᱠᱷᱟᱱ ᱰᱟᱞᱟᱨᱮ ᱟᱫᱚ ᱪᱟᱣᱞᱮ ᱜᱷᱟᱥᱟᱣ ᱠᱟᱛᱮ ᱤᱧ ᱯᱮ ᱱᱮᱦᱚᱨ ᱞᱮᱱᱠᱷᱟᱱ

ᱚᱱᱠᱟᱛᱮ ᱟᱠᱚᱣᱟᱜ ᱟᱱᱟᱴ ᱜᱮ ᱵᱟᱝ ᱛᱟᱦᱮᱸ ᱠᱟᱱᱟ ᱟᱫᱚ ᱛᱟᱭᱚᱢ ᱫᱚ ᱟᱠᱚ ᱟᱠᱚ ᱠᱚ ᱮᱯᱮᱨ ᱦᱮᱲᱤᱧᱮᱱᱟ ᱵᱚᱭᱦᱟ ᱵᱚᱦᱤᱱ ᱠᱚᱦᱚᱸ ᱵᱟᱠᱚ ᱪᱤᱯᱤᱱᱟᱹᱣ ᱞᱮᱱᱟ ᱵᱚᱭᱦᱟ ᱵᱚᱭᱦᱟ ᱠᱚ ᱵᱟᱯᱞᱟᱭᱮᱱᱟ ᱵᱚᱸᱜᱟ ᱵᱩᱨᱩ ᱠᱚ ᱦᱤᱲᱤᱧ ᱠᱮᱫ ᱠᱚᱣᱟ ᱟᱫᱚ ᱟᱹᱰᱤ ᱯᱟᱯ ᱠᱚ ᱠᱟᱹᱢᱤ ᱠᱮᱜᱼᱟ ᱫᱷᱚᱨᱢᱚ ᱫᱚ ᱱᱩᱠᱩᱣᱟᱜ ᱱᱚᱝᱠᱟᱱ ᱠᱟᱹᱢᱤ ᱫᱚᱥᱟ ᱧᱮᱞ ᱠᱟᱛᱮ ᱟᱹᱰᱤ ᱠᱟᱹᱭ ᱥᱮᱱᱟ ᱢᱤᱫ ᱟᱨ ᱱᱩᱠᱩ ᱢᱟᱹᱱᱢᱤ ᱫᱚ ᱵᱟᱹᱧ ᱫᱚᱦᱚ ᱠᱚᱣᱟ ᱱᱩᱠᱩ ᱫᱚᱧ ᱫᱷᱟᱥᱟᱣ ᱜᱤᱰᱤ ᱠᱚᱣᱟ ᱟᱫᱚ ᱢᱟᱨᱟᱝ ᱵᱩᱨᱩᱧ ᱢᱮᱛᱟᱭ ᱠᱟᱱᱟ ᱫᱮᱨᱟ ᱢᱟᱹᱱᱢᱤ ᱞᱟᱝ ᱦᱚᱦᱚ ᱟᱠᱚ ᱜᱮ ᱡᱩᱫᱤ ᱠᱚ ᱟᱸᱡᱚᱢᱟ ᱦᱮᱸ ᱜᱮ ᱟᱨ ᱵᱟᱝᱠᱷᱟᱱ ᱫᱚ ᱞᱟᱝ ᱜᱚᱡ ᱪᱟᱵᱟ ᱠᱚᱣᱟ ᱟᱫᱚ ᱢᱟᱹᱱᱢᱤ ᱦᱚᱦᱚ ᱵᱟᱲᱟᱫ ᱠᱚᱣᱟ ᱠᱤᱱ ᱵᱟᱠᱚ ᱟᱸᱡᱚᱢ ᱞᱮᱫᱟ ᱵᱟᱨ ᱦᱚᱲ ᱫᱚ ᱠᱤᱱ ᱦᱮᱡ ᱮᱱᱟ ᱟᱨ ᱠᱤᱱ ᱢᱮᱛᱟᱫ ᱠᱚᱣᱟ ᱡᱮ ᱟᱹᱵᱤᱱ ᱫᱚ ᱱᱚᱣᱟ ᱦᱟᱨᱟ ᱛᱚᱨᱟ ᱨᱮ ᱵᱚᱞᱚ ᱠᱚᱜ ᱵᱤᱱ ᱟᱨ ᱠᱚᱢᱟ ᱵᱟᱠᱚ ᱨᱮᱵᱮᱱ ᱞᱮᱱᱟ ᱟᱨ ᱱᱟᱹᱠᱩ ᱫᱚ ᱡᱚᱛᱚ ᱞᱤᱧ ᱜᱚᱡ ᱪᱟᱵᱟ ᱠᱚᱣᱟ ᱚᱱᱠᱟᱛᱮ ᱮᱭᱟ ᱥᱤᱧ ᱮᱭᱟ ᱧᱤᱫᱟᱹ ᱥᱮᱨᱢᱟ ᱥᱮᱸᱜᱮᱞ ᱫᱟᱜ ᱮ ᱡᱟᱹᱲᱤ ᱠᱮᱜᱼᱟ ᱟᱨ ᱡᱚᱛᱚ ᱢᱟᱹᱱᱢᱤ ᱠᱚ ᱜᱚᱡ ᱪᱟᱵᱟᱭᱮᱱᱟ ᱟᱫᱚ ᱚᱱᱠᱟᱛᱮ ᱛᱟᱭᱱᱚᱢ ᱫᱚ ᱥᱮᱸᱜᱮᱞ ᱫᱟᱜ ᱮ ᱛᱷᱤᱨ ᱠᱮᱜᱼᱟ ᱟᱫᱚ ᱩᱱᱠᱤᱱ ᱢᱟᱹᱱᱢᱤ ᱠᱤᱱ ᱚᱰᱚᱠᱮᱱᱟ ᱟᱹᱰᱤ ᱫᱟᱭᱟ ᱠᱤᱱ ᱵᱩᱡᱷᱟᱹᱣ ᱠᱮᱜᱼᱟ ᱡᱚᱛᱚ ᱠᱚ ᱜᱚᱡ ᱪᱟᱵᱟ ᱟᱠᱟᱱᱟ ᱟᱫᱚ ᱟᱹᱠᱤᱱ ᱦᱚᱸ ᱡᱤᱣᱤ ᱵᱟᱝ ᱠᱤᱱ ᱫᱚᱦᱚᱭᱟ ᱱᱚᱣᱟ ᱠᱤᱱ ᱜᱚᱴᱟ ᱠᱮᱜᱼᱟ ᱠᱷᱟᱱ ᱜᱮ ᱫᱷᱚᱨᱢᱚᱭ ᱟᱸᱡᱚᱢ ᱠᱮᱜᱼᱟ ᱫᱷᱚᱨᱢᱚᱭ ᱟᱸᱡᱚᱢ ᱠᱮᱜᱼᱟ ᱫᱷᱚᱨᱢᱚᱭ ᱢᱮᱱ ᱠᱮᱜᱼᱟ ᱛᱟᱦᱚᱞᱮ ᱱᱩᱠᱤᱱ ᱱᱩᱠᱤᱱ ᱜᱚᱡ ᱞᱮᱱᱠᱷᱟᱱ ᱛᱟᱦᱚᱞᱮ ᱢᱟᱹᱱᱢᱤ ᱜᱮ ᱵᱟᱠᱚ ᱛᱟᱦᱮᱱᱟ ᱛᱟᱦᱚᱞᱮ ᱟᱵᱚ ᱫᱚ ᱚᱠᱚᱭ ᱥᱮᱵᱟ ᱵᱚᱱᱟ ᱚᱱᱠᱟᱛᱮ ᱟᱫᱚᱭ ᱢᱮᱛᱟ ᱠᱤᱱ ᱠᱟᱱᱟ ᱵᱟᱝᱢᱟ ᱟᱹᱵᱤᱱ ᱫᱚ ᱱᱚᱝᱠᱟᱱ ᱵᱟᱦᱟ ᱟᱹᱜᱩᱭ ᱵᱤᱱ ᱟᱨ ᱚᱱᱟ ᱵᱟᱦᱟ ᱫᱟᱜ ᱛᱮ ᱨᱤᱯᱤᱭᱟ ᱠᱚ ᱵᱤᱱ ᱠᱷᱟᱱ ᱜᱮ ᱡᱚᱛᱚ ᱠᱚ ᱵᱟᱧᱪᱟᱜᱼᱟ ᱟᱫᱚ ᱩᱱᱠᱤᱱ ᱫᱚ ᱜᱚᱴᱟ ᱵᱟᱦᱟ ᱠᱤᱱ ᱧᱮᱞ ᱠᱮᱜᱼᱟ ᱧᱮᱞ ᱠᱮᱜᱼᱟ ᱠᱤᱱ ᱵᱟᱝᱢᱟ ᱥᱟᱨᱡᱚᱢ ᱵᱟᱦᱟ ᱠᱤᱱ ᱧᱟᱢ ᱠᱮᱜᱼᱟ ᱥᱟᱨᱡᱚᱢ ᱵᱟᱦᱟ ᱟᱹᱜᱩ ᱠᱟᱛᱮ ᱠᱤᱱ ᱫᱟᱜ ᱠᱤᱱ ᱛᱤᱨᱯᱤᱭᱟᱫ ᱠᱚᱣᱟ ᱡᱚᱛᱚ ᱠᱚ ᱵᱟᱧᱪᱟᱣ ᱮᱱᱟ ᱠᱷᱟᱱ ᱜᱮ ᱟᱫᱚ ᱛᱟᱭᱚᱢ ᱫᱚ ᱢᱮᱱ ᱠᱮᱜᱼᱟ ᱠᱚ ᱡᱮ ᱵᱟᱝᱢᱟ ᱵᱚᱸᱜᱟ ᱵᱩᱨᱩ ᱵᱚᱱ ᱥᱮᱵᱟ ᱫᱮᱵᱟ ᱠᱚᱣᱟ ᱟᱫᱚ ᱵᱚᱸᱜᱟ ᱵᱩᱨᱩ ᱠᱚ ᱥᱮᱵᱟ ᱫᱮᱵᱟ ᱠᱚᱣᱟ ᱪᱮᱫ ᱞᱮᱠᱟ ᱚᱱᱟ ᱢᱟ ᱵᱟᱝ ᱠᱚ ᱵᱟᱲᱟᱭᱟ ᱟᱫᱚ ᱚᱱᱮ ᱡᱮ ᱟᱫᱚᱣᱟ ᱪᱟᱣᱞᱮ ᱦᱟᱴᱟᱜ ᱨᱮ ᱜᱟᱥᱟᱣ ᱠᱟᱛᱮ ᱠᱤᱱ ᱞᱟᱹᱭ ᱟᱠᱟᱫ ᱫᱚ ᱚᱱᱠᱟᱜᱮ ᱟᱫᱚ ᱩᱱᱠᱩ ᱫᱚ ᱰᱟᱞᱟ ᱨᱮ ᱟᱫᱚᱣᱟ ᱪᱟᱣᱞᱮ ᱠᱚ ᱜᱟᱥᱟᱣ ᱠᱮᱜᱼᱟ ᱟᱫᱚ ᱠᱚ ᱨᱩᱢ ᱮᱱᱟ ᱚᱸᱰᱮ ᱠᱚ ᱠᱩᱞᱤ ᱠᱮᱫ ᱠᱚᱣᱟ ᱵᱟᱲᱟᱭ ᱠᱮᱫᱟ ᱠᱚ ᱵᱟᱝᱢᱟ ᱥᱟᱨᱡᱚᱢ ᱫᱟᱨᱮ ᱨᱮᱭᱟᱜ ᱯᱮ ᱟᱞᱮ ᱫᱚ ᱵᱟᱦᱟ ᱵᱚᱸᱜᱟ ᱢᱩᱞᱩᱜ ᱢᱚᱬᱮ ᱢᱟᱦᱟ ᱨᱮ ᱵᱟᱦᱟ ᱵᱚᱸᱜᱟ ᱟᱞᱮ ᱯᱮ ᱥᱟᱨᱡᱚᱢ ᱵᱟᱦᱟ ᱢᱟᱛᱠᱚᱢ ᱜᱮᱞᱮ ᱢᱩᱨᱩᱫ ᱵᱟᱦᱟ ᱤᱪᱟᱹᱜ ᱵᱟᱦᱟ ᱞᱟᱦᱟ ᱫᱚ ᱱᱩᱠᱩ ᱦᱚᱸ ᱵᱚᱸᱜᱟ ᱡᱟᱦᱟᱸ ᱞᱮᱠᱟ ᱠᱚ ᱞᱟᱹᱭᱟᱫ ᱠᱚᱣᱟ ᱚᱱᱠᱟᱜᱮ ᱱᱮᱢᱟᱪᱟᱨ ᱠᱚ ᱠᱟᱹᱢᱤ ᱠᱮᱫᱟ ᱟᱫᱚ ᱱᱚᱝᱠᱟ ᱠᱚ ᱵᱚᱸᱜᱟ ᱤᱫᱤ ᱠᱮᱫᱟ ᱵᱚᱸᱜᱟ ᱤᱫᱤ ᱠᱮᱫᱟ ᱠᱚ ᱥᱟᱨᱡᱚᱢ ᱢᱟᱛᱠᱚᱢ ᱢᱩᱨᱩᱫ ᱵᱟᱦᱟ ᱯᱳᱭᱞᱳ ᱱᱚᱣᱟ ᱯᱷᱟᱹᱜᱩᱱ ᱵᱚᱸᱜᱟ ᱨᱮᱠᱚ ᱢᱚᱬᱮ ᱢᱟᱦᱟ ᱨᱮᱠᱚ ᱵᱚᱸᱜᱟᱭᱟ ᱚᱱᱟ ᱯᱚᱨᱮ ᱟᱫᱚ ᱟᱠᱚ ᱠᱚ ᱪᱮᱯᱮᱡᱟ ᱡᱚᱢᱟᱠᱚ ᱟᱫᱚ ᱢᱤᱫ ᱥᱮᱨᱢᱟ ᱨᱮ ᱱᱚᱝᱠᱟ ᱜᱮᱠᱚ ᱵᱚᱸᱜᱟ ᱤᱫᱤ ᱠᱮᱫᱟ ᱫᱚᱥᱟᱨ ᱥᱮᱨᱢᱟ ᱨᱮᱫᱚ ᱱᱮᱰᱟ ᱞᱟᱜᱟᱱ ᱠᱚ ᱵᱟᱝᱟ ᱡᱟᱦᱮᱨ ᱥᱟᱹᱲᱤᱢ ᱦᱚᱸᱠᱚ ᱫᱟᱞᱚᱵᱟ ᱤᱱᱟᱹ ᱵᱮᱲᱟ ᱨᱮ ᱢᱟᱲᱟᱝ ᱦᱤᱞᱳᱜ ᱜᱮ ᱟᱠᱚ ᱵᱟᱹᱭᱨᱤ ᱥᱟᱞᱟᱜ ᱛᱩᱯᱩᱫ ᱥᱮ ᱧᱮᱯᱮᱫ ᱠᱚ ᱪᱟᱞᱟᱣ ᱮᱱᱟ ᱠᱩᱲᱤ ᱠᱚᱠᱚ ᱞᱟᱹᱭ ᱦᱚᱴᱚᱣᱟᱫ ᱠᱚᱣᱟ ᱡᱟᱦᱮᱨ ᱥᱟᱹᱲᱤᱢ ᱫᱟᱞᱚᱵ ᱯᱮ ᱟᱞᱮ ᱢᱟ ᱱᱚᱝᱠᱟ ᱞᱮ ᱪᱟᱞᱟᱜ ᱠᱟᱱᱟ ᱟᱫᱚ ᱠᱩᱲᱤ ᱠᱚᱫᱚ ᱡᱟᱦᱮᱨ ᱥᱟᱹᱲᱤᱢ ᱫᱟᱞᱚᱵ ᱠᱚ ᱪᱟᱞᱟᱜ ᱠᱟᱱᱟ ᱚᱱᱠᱟ ᱠᱚ ᱢᱮᱱ ᱤᱫᱤᱭᱟ ᱚᱠᱟ ᱞᱮᱠᱟᱱᱟ ᱵᱚᱱ ᱞᱚᱵᱟ ᱱᱚᱣᱟ ᱟᱸᱡᱚᱢ ᱠᱟᱛᱮ ᱡᱟᱦᱮᱨ ᱟᱭᱳ ᱫᱚᱭ ᱟᱠᱚᱭ ᱯᱟᱸᱡᱟ ᱠᱮᱫ ᱠᱚᱣᱟ ᱵᱩᱰᱷᱤ ᱮᱨᱟ ᱪᱤᱱᱛᱮ ᱟᱨᱮ ᱢᱮᱛᱟ ᱠᱚ ᱠᱟᱱᱟ ᱟᱯᱮ ᱡᱟᱦᱮᱨ ᱥᱟᱹᱲᱤᱢ ᱯᱮ ᱫᱟᱞᱚᱵ ᱫᱚ ᱪᱮᱫ ᱞᱮᱠᱟ ᱯᱮ ᱫᱟᱞᱚᱵᱟ ᱱᱚᱝᱠᱟ ᱫᱟᱞᱚᱵ ᱯᱮ ᱟᱵᱚᱣᱟᱜ ᱵᱚᱦᱚᱜ ᱩᱵ ᱡᱟᱦᱟᱸ ᱞᱮᱠᱟ ᱢᱮᱱᱟᱜᱼᱟ ᱟᱨ ᱥᱮᱨᱢᱟ ᱡᱟᱹᱲᱤ ᱞᱮᱠᱷᱟᱱ ᱵᱚᱦᱚᱜ ᱩᱵ ᱨᱮᱱᱟᱜ ᱫᱟᱜ ᱫᱚ ᱞᱟᱛᱟᱨ ᱥᱮᱱ ᱜᱮ ᱪᱟᱞᱟᱜ ᱟᱬᱜᱚᱱᱟ ᱚᱱᱠᱟᱜᱮ ᱡᱟᱦᱮᱨ ᱥᱟᱹᱲᱤ ᱵᱚᱱ ᱢᱤᱫ ᱫᱷᱟᱨᱮ ᱨᱮᱭᱟᱜ ᱫᱟᱞᱚᱵ ᱯᱮ ᱥᱮ ᱪᱟᱞ ᱫᱚ ᱫᱚᱦᱚᱭ ᱯᱮ ᱟᱫᱚ ᱚᱱᱠᱟ ᱠᱚ ᱫᱟᱞᱚᱵ ᱠᱮᱭᱟ ᱟᱨ ᱜᱟᱹᱰ ᱫᱚ ᱢᱮᱛᱟᱣ ᱠᱚᱣᱟ ᱟᱵᱚ ᱡᱟᱦᱟᱸ ᱞᱮᱠᱟ ᱥᱩᱫ ᱵᱚᱱ ᱜᱟᱹᱰᱩᱜᱼᱟ ᱚᱱᱠᱟ ᱜᱮ ᱜᱟᱹᱰ ᱚᱱᱠᱟ ᱠᱟᱛᱮ ᱟᱫᱚ ᱩᱱᱠᱩ ᱫᱚ ᱫᱟᱞᱚᱵ ᱠᱟᱛᱮ ᱠᱚ ᱨᱩᱣᱟᱹᱲ ᱦᱮᱡ ᱮᱱᱟ ᱫᱚᱥᱟᱨ ᱦᱤᱞᱳᱜ ᱫᱚ ᱦᱩᱭᱱᱟ ᱥᱟᱹᱨᱫᱤ ᱢᱟᱦᱟ ᱥᱟᱹᱨᱫᱤ ᱢᱟᱦᱟ ᱨᱮᱫᱚ ᱟᱫᱚ ᱟᱠᱚᱣᱟᱜ ᱵᱚᱸᱜᱟ ᱥᱟᱯᱟᱵ ᱠᱚ ᱤᱫᱤ ᱠᱟᱛᱮ ᱠᱚ ᱩᱱᱤ ᱠᱚ ᱡᱟᱦᱮᱨ ᱛᱷᱟᱱ ᱨᱮ ᱢᱟᱨᱟᱝ ᱵᱩᱨᱩ ᱟᱨ ᱡᱟᱦᱮᱨ ᱟᱭᱳ ᱢᱚᱬᱮ ᱠᱚ ᱛᱩᱨᱩᱭ ᱠᱚᱠᱚ ᱵᱚᱸᱜᱟ ᱟᱠᱚᱣᱟ ᱢᱟᱲᱟᱝ ᱫᱚ ᱡᱟᱦᱮᱨ ᱟᱭᱳ ᱠᱚ ᱵᱚᱸᱜᱟ ᱟᱫᱮᱭᱟ ᱚᱱᱟ ᱯᱚᱨᱮ ᱫᱚ ᱢᱟᱨᱟᱝ ᱵᱩᱨᱩ ᱟᱨ ᱢᱚᱬᱮ ᱠᱚ ᱛᱩᱨᱩᱭ ᱠᱚ ᱜᱚᱸᱥᱟᱬᱮ ᱟᱨ ᱨᱟᱠᱟᱵ ᱟᱠᱟᱫ ᱠᱚ ᱡᱟᱦᱟᱸ ᱛᱤᱱᱟᱹᱜ ᱟᱫᱚ ᱥᱚᱲᱮ ᱫᱟᱠᱟ ᱠᱚᱠᱚ ᱤᱥᱤᱱ ᱠᱮᱜᱼᱟ ᱥᱚᱲᱮ ᱫᱟᱠᱟ ᱠᱚᱠᱚ ᱤᱥᱤᱱ ᱠᱮᱫ ᱠᱷᱟᱱ ᱫᱚ ᱟᱫᱚ ᱫᱩᱲᱩᱵ ᱟᱠᱟᱱᱟ ᱠᱚ ᱦᱟᱹᱱᱩ ᱠᱚ ᱦᱮᱡ ᱮᱱᱟ ᱰᱟᱴᱟ ᱠᱚᱠᱚ ᱫᱮᱠᱷᱟᱣᱟᱫ ᱠᱚ ᱠᱷᱟᱱ ᱠᱚ ᱵᱚᱛᱚᱨᱮᱱᱟ ᱯᱟᱹᱪᱷᱞᱟᱹᱭᱮᱱᱟ ᱠᱚ ᱥᱟᱦᱟᱭᱮᱱᱟ ᱠᱚ ᱟᱫᱚ ᱡᱚᱛᱚ ᱥᱚᱲᱮ ᱫᱟᱠᱟ ᱠᱚ ᱟᱹᱛᱠᱤᱨ ᱠᱮᱜᱼᱟ ᱛᱟᱭᱱᱚᱢ ᱛᱮ ᱠᱷᱟᱱ ᱜᱮ ᱠᱚᱲᱟ ᱠᱚᱠᱚ ᱦᱮᱡ ᱮᱱᱟ ᱛᱩᱯᱩᱫ ᱠᱷᱚᱱᱟᱜ ᱡᱤᱛᱠᱟᱹᱨ ᱠᱟᱛᱮ ᱟᱫᱚ ᱠᱚ ᱢᱮᱛᱟᱣ ᱠᱟᱱᱟ ᱥᱚᱲᱮ ᱫᱟᱠᱟ ᱫᱚ ᱟᱫᱚ ᱠᱚ ᱡᱚᱛᱚ ᱦᱚᱲ ᱠᱚ ᱡᱚᱢ ᱪᱟᱵᱟ ᱠᱮᱜᱼᱟ ᱟᱫᱚ ᱵᱚᱛᱚᱨ ᱛᱮᱞᱮ ᱫᱟᱹᱲ ᱠᱮᱜᱼᱟ ᱟᱫᱚ ᱠᱚᱲᱟ ᱠᱚᱠᱚ ᱢᱮᱱ ᱠᱮᱜᱼᱟ ᱛᱮᱦᱮᱧ ᱠᱷᱚᱱ ᱫᱚ ᱟᱯᱮ ᱠᱩᱲᱤ ᱦᱚᱯᱚᱱ ᱫᱚ ᱛᱤᱥ ᱦᱚᱸ ᱵᱟᱦᱟ ᱨᱮᱠᱚ ᱫᱟᱠᱟ ᱩᱛᱩ ᱞᱟᱹᱜᱤᱫ ᱫᱚ ᱵᱟᱝᱞᱮ ᱠᱷᱚᱵᱚᱨ ᱟᱯᱮᱭᱟ ᱟᱨ ᱵᱟᱞᱮ ᱥᱩᱨ ᱦᱚᱪᱚ ᱟᱯᱮᱭᱟ ᱟᱫᱚ ᱱᱚᱝᱠᱟᱛᱮ ᱵᱚᱥᱚᱨ ᱵᱚᱥᱚᱨ ᱨᱮᱠᱚ ᱵᱟᱦᱟ ᱠᱚ ᱵᱚᱸᱜᱟ ᱤᱫᱤᱭᱟ ᱛᱟᱭᱱᱚᱢ ᱫᱚ ᱵᱚᱸᱜᱟ ᱠᱚᱠᱚ ᱢᱮᱱ ᱠᱮᱜᱼᱟ ᱵᱟᱝᱟ ᱨᱟᱹᱥᱠᱟᱹ ᱦᱟᱞᱮ ᱯᱤ ᱨᱟᱹᱥᱠᱟᱹ ᱟᱫᱚ ᱛᱟᱭᱱᱚᱢ ᱫᱚ ᱡᱟᱦᱮᱨ ᱥᱟᱹᱲᱤᱢ ᱠᱚ ᱢᱩᱞᱩᱜ ᱢᱚᱬᱮ ᱢᱟᱦᱟ ᱯᱷᱟᱹᱜᱩᱱ ᱵᱚᱸᱜᱟ ᱨᱮᱠᱚ ᱡᱟᱦᱮᱨ ᱥᱟᱹᱲᱤᱢ ᱠᱚ ᱫᱟᱞᱚᱵ ᱠᱮᱜᱼᱟ ᱰᱟᱺᱜᱩᱣᱟᱹ ᱠᱚᱲᱟ ᱟᱫᱚ ᱠᱩᱲᱤ ᱠᱚᱠᱚ ᱛᱤᱠᱤ ᱥᱚᱵᱚᱫ ᱮᱱᱟ ᱥᱚᱥᱚ ᱜᱷᱟᱴᱨᱤ ᱟᱨ ᱠᱚᱲᱟ ᱠᱚᱠᱚ ᱩᱢ ᱱᱟᱲᱠᱟᱭᱮᱱᱟ ᱛᱩᱯᱩᱭᱮᱱᱟ ᱢᱮᱨᱟᱞ ᱜᱷᱟᱴ ᱨᱮ ᱱᱚᱝᱠᱟᱛᱮ ᱵᱟᱝᱢᱟ ᱤᱱᱟᱹ ᱦᱤᱞᱳᱜ ᱫᱚ ᱛᱤᱠᱤ ᱥᱚᱵᱚᱜ ᱦᱚᱞᱚᱝ ᱠᱚ ᱦᱩᱲᱩᱝ ᱫᱤᱱ ᱟᱨ ᱵᱚᱸᱜᱟ ᱵᱩᱨᱩ ᱥᱟᱯᱟᱵ ᱠᱚ ᱟᱹᱨᱩᱵ ᱟᱫᱚ ᱢᱤᱫ ᱧᱤᱫᱟᱹ ᱚᱱᱠᱟᱜᱮ ᱠᱚ ᱮᱱᱮᱡ ᱰᱟᱦᱟᱨ ᱠᱚ ᱮᱱᱮᱡ ᱟᱸᱜᱟ ᱠᱮᱜᱼᱟ ᱱᱟᱭᱠᱮ ᱚᱲᱟᱜ ᱨᱮ ᱟᱨ ᱫᱚᱥᱟᱨ ᱦᱤᱞᱳᱜ ᱫᱚ ᱱᱟᱭᱠᱮ ᱥᱟᱶᱛᱮ ᱠᱩᱲᱤ ᱠᱚ ᱰᱟᱦᱟᱨ ᱨᱩ ᱟᱛᱮ ᱮᱱᱮᱡ ᱠᱚ ᱪᱟᱞᱟᱜ ᱠᱟᱱᱟ ᱡᱟᱦᱮᱨ ᱛᱷᱟᱱ ᱛᱮ ᱨᱩ ᱤᱫᱤ ᱠᱮᱫᱟ ᱠᱚ ᱰᱟᱦᱟᱨ ᱦᱤᱥᱠᱤ ᱰᱤᱜᱤᱨ ᱫᱮᱞᱟᱝ ᱵᱚᱱ ᱪᱟᱞᱟᱜ ᱨᱩ ᱫᱚ ᱱᱚᱝᱠᱟ ᱫᱮᱞᱟᱝ ᱵᱚᱱ ᱫᱮᱞᱟᱝ ᱵᱚᱱ ᱫᱮᱞᱟᱝ ᱵᱚᱱ ᱟᱨᱦᱚᱸ ᱨᱩ ᱠᱚ ᱯᱟᱞᱴᱟᱣ ᱠᱮᱫᱟ ᱦᱚᱨ ᱢᱟ ᱥᱟᱺᱜᱤᱧᱚᱜ ᱠᱟᱱ ᱟᱹᱰᱤ ᱜᱤᱧ ᱵᱤᱞᱚᱢᱚᱜ ᱠᱟᱱ ᱦᱚᱨ ᱢᱟ ᱥᱟᱺᱜᱤᱧᱚᱜ ᱠᱟᱱ ᱟᱹᱰᱤ ᱜᱤᱧ ᱵᱤᱞᱚᱢᱚᱜ ᱠᱟᱱ ᱱᱚᱝᱠᱟ ᱮᱱᱮᱡ ᱮᱱᱮᱡ ᱛᱮᱠᱚ ᱪᱟᱞᱟᱣᱮᱱᱟ ᱡᱟᱦᱟᱸ ᱨᱮ ᱥᱮᱴᱮᱨ ᱠᱟᱛᱮ ᱟᱨ ᱠᱚ ᱨᱩ ᱠᱮᱫᱟ

ᱫᱷᱚᱨᱚᱢ ᱛᱤᱧ ᱫᱷᱚᱨᱚᱢ ᱛᱤᱧ ᱫᱷᱚᱨᱚᱢ ᱛᱤᱧ ᱫᱷᱚᱨᱚᱢ ᱛᱤᱧ ᱟᱨᱚ ᱨᱩᱯᱟᱲ ᱫᱷᱚᱨᱚᱢ ᱛᱤᱧ ᱨᱟᱹᱭᱞᱟᱹ ᱵᱟᱲᱮ ᱡᱟᱣᱜᱮ ᱪᱚ ᱤᱯᱤᱞ ᱞᱮᱠᱟ ᱡᱟᱠ ᱡᱟᱠ ᱫᱷᱚᱨᱚᱢ ᱛᱤᱧ ᱨᱟᱹᱭᱞᱟᱹ ᱵᱟᱲᱮ ᱡᱟᱣᱜᱮ ᱪᱚ ᱤᱯᱤᱞ ᱞᱮᱠᱟ ᱡᱟᱠ ᱡᱟᱠ ᱟᱫᱚ ᱱᱚᱝᱠᱟ ᱠᱚ ᱮᱱᱮᱡ ᱠᱮᱜᱼᱟ ᱟᱨ ᱚᱱᱟ ᱯᱳᱭᱞᱳ ᱛᱮ ᱡᱟᱦᱮᱨ ᱟᱭᱳ ᱠᱚ ᱵᱚᱸᱜᱟ ᱟᱫᱮᱭᱟ ᱢᱟᱲᱟᱝ ᱨᱮᱜᱮ ᱩᱱᱤ ᱫᱚ ᱵᱚᱸᱜᱟ ᱠᱚᱠᱚ ᱞᱟᱹᱭᱮᱫᱟ ᱟᱠᱚ ᱚᱱᱟ ᱯᱤᱱ ᱫᱟᱲᱮ ᱫᱚ ᱚᱱᱠᱟ ᱠᱚ ᱤᱫᱤ ᱟᱠᱟᱫ ᱠᱚᱣᱟ ᱥᱟᱨᱡᱚᱢ ᱵᱟᱦᱟ ᱢᱟᱛᱠᱚᱢ ᱜᱮᱞᱮ ᱢᱩᱨᱩᱫ ᱵᱟᱦᱟ ᱤᱪᱟᱹᱜ ᱵᱟᱦᱟ ᱠᱚ ᱵᱚᱸᱜᱟ ᱠᱮᱜᱼᱟ ᱟᱨ ᱥᱤᱢ ᱠᱚᱦᱚᱸ ᱯᱩᱸᱰᱤᱡ ᱟᱨᱟᱜᱤᱡ ᱦᱮᱲᱟᱜᱤᱡ ᱚᱱᱠᱟ ᱠᱚ ᱵᱚᱸᱜᱟ ᱠᱮᱜᱼᱟ ᱟᱨ ᱡᱟᱦᱮᱨ ᱟᱭᱳ ᱞᱟᱹᱜᱤᱫ ᱦᱮᱲᱟᱜ ᱵᱩᱥᱟᱹᱜ ᱫᱚ ᱵᱟᱝ ᱠᱚ ᱛᱚᱯᱟᱜ ᱞᱮᱫᱮᱭᱟ ᱱᱚᱣᱟ ᱨᱮᱱᱟᱜ ᱢᱟ ᱟᱹᱰᱤ ᱡᱤᱞᱤᱧ ᱠᱟᱹᱦᱱᱤ ᱢᱮᱱᱟᱜᱼᱟ ᱡᱟᱠ ᱚᱱᱛᱮ ᱫᱚ ᱵᱟᱵᱚᱱ ᱞᱟᱜᱟᱭᱮᱫᱟ ᱟᱫᱚ ᱱᱚᱣᱟ ᱥᱟᱹᱨᱫᱤ ᱢᱟᱦᱟᱨᱮ ᱱᱚᱝᱠᱟ ᱠᱟᱛᱮ ᱮᱱᱮᱡ ᱠᱮᱫᱟ ᱠᱚ ᱥᱮᱨᱮᱧ ᱠᱮᱫᱟ ᱠᱚ ᱟᱨ ᱵᱚᱸᱜᱟ ᱠᱚᱠᱚ ᱨᱩᱢᱮᱱᱟ ᱡᱟᱦᱟᱸ ᱞᱮᱠᱟ ᱮᱱᱮᱡ ᱮᱱᱮᱡ ᱛᱮᱠᱚ ᱦᱮᱡ ᱞᱮᱱᱟ ᱚᱱᱠᱟ ᱜᱮ ᱮᱱᱮᱡ ᱮᱱᱮᱡ ᱛᱮᱠᱚ ᱨᱩᱣᱟᱹᱲ ᱪᱟᱞᱟᱣᱮᱱᱟ ᱟᱨ ᱵᱟᱦᱟ ᱥᱮᱨᱮᱧ ᱚᱱᱠᱟ ᱜᱮ ᱢᱮᱱᱟᱜᱼᱟ ᱟᱹᱰᱤ ᱨᱚᱠᱚᱢ ᱚᱱᱠᱟ ᱠᱚ ᱥᱮᱨᱮᱧ ᱠᱮᱫᱟ ᱡᱮᱞᱮᱠᱟ ᱥᱟᱨᱡᱚᱢ ᱵᱟᱦᱟ ᱦᱚᱸ ᱢᱟᱛᱠᱚᱢ ᱜᱮᱞᱮ ᱢᱩᱞᱩᱜ ᱢᱚᱬᱮ ᱦᱚᱸ ᱵᱟᱦᱟ ᱵᱚᱸᱜᱟ ᱱᱟᱣᱟ ᱵᱟᱦᱟ ᱦᱚᱸ ᱱᱟᱣᱟ ᱜᱮᱞᱮ ᱦᱤᱸᱥᱤᱫ ᱦᱚᱭ ᱦᱚᱸ ᱥᱚᱫᱟᱲ ᱦᱚᱭ ᱡᱤᱣᱤ ᱱᱟᱦᱟᱭ ᱦᱚᱸ ᱦᱚᱲᱢᱚᱭ ᱱᱟᱣᱟᱭ ᱟᱹᱛᱩ ᱫᱤᱥᱚᱢ ᱦᱚᱸ ᱦᱮᱸᱥᱮ ᱥᱮᱠᱮ ᱡᱤᱣᱤ ᱦᱚᱲᱢᱚ ᱦᱚᱸ ᱞᱮᱸᱡᱮᱡ ᱞᱮᱸᱡᱮᱡ ᱟᱨᱚ ᱚᱱᱠᱟ ᱦᱚᱸ ᱟᱸᱡᱚᱢᱚᱜᱼᱟ ᱵᱟᱝᱢᱟ ᱥᱟᱨᱡᱚᱢ ᱵᱟᱦᱟ ᱛᱮ ᱱᱚᱣᱟ ᱫᱚ ᱥᱟᱨᱡᱚᱢ ᱫᱟᱨᱮ ᱨᱮᱱᱟᱜ ᱥᱟᱠᱟᱢ ᱟᱨ ᱵᱟᱝ ᱡᱚᱛᱚ ᱧᱚᱜ ᱥᱟᱠᱟᱢ ᱜᱮ ᱯᱷᱟᱹᱜᱩᱱ ᱵᱚᱸᱜᱟ ᱨᱮᱫᱚ ᱧᱩᱨᱩᱜᱼᱟ ᱚᱱᱟᱛᱮ ᱱᱚᱣᱟ ᱫᱚ ᱵᱟᱝᱢᱟ ᱡᱟᱦᱮᱨ ᱟᱭᱳ ᱱᱟᱣᱟ ᱥᱟᱹᱲᱤ ᱛᱮ ᱥᱟᱡᱟᱣ ᱟᱠᱟᱱ ᱞᱮᱠᱟ ᱟᱹᱰᱤ ᱨᱤᱛᱟᱹ ᱜᱮ ᱟᱴᱠᱟᱨᱚᱜᱼᱟ ᱚᱱᱠᱟ ᱠᱚ ᱥᱮᱨᱮᱧᱟ ᱡᱮᱞᱮᱠᱟ ᱦᱟᱯᱲᱟᱢ ᱠᱚ ᱦᱮᱥᱟᱜ ᱢᱟ ᱪᱚᱴᱮ ᱨᱮᱡᱟ ᱜᱚᱸᱥᱟᱭ ᱛᱩᱫᱮ ᱫᱚ ᱨᱟᱜᱮ ᱠᱟᱱ ᱵᱟᱲᱮ ᱢᱮᱞᱟᱣᱟᱭ ᱨᱮᱡᱟ ᱜᱚᱸᱥᱟᱭ ᱵᱩᱛᱩᱨᱮᱫ ᱫᱚᱭ ᱥᱟᱭᱫᱟ ᱫᱮᱥ ᱪᱚ ᱱᱟᱹᱪᱩᱨᱤᱧ ᱡᱟ ᱜᱚᱸᱥᱟᱭ ᱛᱩᱫᱮ ᱫᱚ ᱨᱟᱜᱮ ᱠᱟᱱ ᱵᱟᱲᱮ ᱢᱟᱞᱟᱣᱟᱭ ᱨᱮᱡᱟ ᱜᱚᱸᱥᱟᱭ ᱵᱩᱛᱩᱨᱮᱫ ᱫᱚ ᱥᱟᱭᱫᱟ ᱡᱟᱠ ᱱᱚᱝᱠᱟ ᱠᱚ ᱥᱮᱨᱮᱧᱟ ᱱᱚᱣᱟ ᱫᱚ ᱦᱟᱯᱲᱟᱢ ᱠᱚᱣᱟᱜ ᱥᱮᱨᱮᱧ ᱠᱟᱱᱟ ᱟᱫᱚ ᱟᱵᱚ ᱦᱚᱸ ᱱᱤᱛᱚᱜ ᱫᱚ ᱵᱟᱦᱟ ᱵᱚᱸᱜᱟ ᱨᱮ ᱟᱹᱣᱨᱤ ᱵᱚᱸᱜᱟ ᱫᱷᱟᱹᱵᱤᱡ ᱫᱚ ᱵᱚᱸᱜᱟ ᱠᱚ ᱢᱟᱲᱟᱝ ᱵᱚᱱ ᱥᱮᱵᱟ ᱠᱚᱣᱟ ᱟᱠᱚ ᱠᱚ ᱵᱟᱦᱟᱭᱟ ᱡᱚᱢᱟᱠᱚ ᱛᱟᱨᱯᱚᱨᱮ ᱟᱵᱚ ᱵᱚᱱ ᱵᱟᱦᱟᱭᱟ ᱟᱨ ᱵᱚᱱ ᱡᱚᱢᱟ ᱡᱟᱦᱟᱸ ᱠᱟᱛᱷᱟ ᱨᱮᱠᱚ ᱢᱮᱱ ᱟᱠᱟᱫ ᱵᱚᱸᱜᱟ ᱵᱩᱨᱩ ᱢᱟᱨᱟᱝ ᱵᱚᱱ ᱯᱮᱨᱮᱡ ᱠᱚᱣᱟ ᱵᱟᱝᱠᱷᱟᱱ ᱫᱚ ᱦᱟᱸᱜ ᱞᱟᱡ ᱦᱟᱹᱥᱩ ᱵᱚᱦᱚᱜ ᱦᱟᱹᱥᱩ ᱧᱟᱢ ᱵᱚᱱᱟ ᱚᱱᱠᱟ ᱞᱮᱠᱟᱛᱮ ᱟᱵᱚ ᱵᱚᱱ ᱵᱚᱸᱜᱟ ᱟᱹᱫᱩ ᱟᱹᱜᱩᱭᱮᱫᱟ ᱦᱟᱯᱲᱟᱢ ᱠᱚᱫᱚ ᱚᱱᱮ ᱵᱟᱦᱟ ᱵᱚᱸᱜᱟ ᱢᱩᱞᱩᱜ ᱢᱚᱬᱮ ᱢᱟᱦᱟ ᱨᱮᱠᱚ ᱵᱟᱦᱟ ᱞᱮᱱᱟ ᱢᱮᱱᱠᱷᱟᱱ ᱟᱵᱚ ᱱᱤᱛᱚᱜ ᱫᱚ ᱟᱯᱟᱱ ᱟᱹᱯᱤᱱ ᱫᱤᱱ ᱴᱷᱟᱹᱣᱠᱟᱹ ᱜᱮ ᱵᱟᱹᱱᱩᱜ ᱟᱱᱟ ᱚᱠᱚᱭ ᱫᱚᱠᱚ ᱧᱩᱛᱩᱢ ᱠᱮᱭᱟ ᱟᱹᱛᱩ ᱡᱟᱦᱮᱨ ᱚᱠᱚᱭ ᱫᱚᱠᱚ ᱢᱮᱱ ᱠᱮᱫᱟ ᱵᱟᱝᱢᱟ ᱫᱤᱥᱚᱢ ᱡᱟᱦᱮᱨ ᱟᱫᱚ ᱚᱠᱚᱭ ᱫᱚ ᱢᱩᱞᱩᱜ ᱥᱟᱶᱛᱮ ᱚᱱᱟ ᱯᱷᱟᱹᱜᱩᱱ ᱵᱚᱸᱜᱟ ᱢᱩᱞᱩᱜ ᱫᱷᱟᱹᱨᱤᱡ ᱢᱟ ᱦᱮᱸ ᱜᱮ ᱟᱨ ᱚᱱᱟ ᱦᱚᱸ ᱦᱟᱱᱛᱮ ᱜᱷᱩᱲᱤ ᱢᱟᱨᱟᱣ ᱥᱮ ᱟᱢᱵᱟᱵᱟᱹᱥᱭᱟᱹ ᱫᱷᱟᱹᱨᱤᱡ ᱦᱚᱸᱵᱚᱱ ᱵᱚᱸᱜᱟᱜ ᱠᱟᱱ ᱜᱮᱭᱟ ᱟᱫᱚ ᱛᱤᱥ ᱵᱚᱱ ᱢᱤᱫᱚᱜᱼᱟ ᱪᱮᱫ ᱞᱮᱠᱟ ᱚᱱᱟ ᱫᱚ ᱟᱯᱟᱱ ᱟᱹᱯᱤᱱ ᱜᱮᱵᱚᱱ ᱩᱭᱦᱟᱹᱨ ᱵᱟᱝᱢᱟ ᱱᱚᱣᱟ ᱢᱤᱫᱴᱟᱝ ᱵᱟᱦᱟ ᱯᱚᱨᱚᱵᱽ ᱠᱟᱱᱟ ᱵᱟᱦᱟ ᱯᱚᱨᱚᱵᱽ ᱫᱚ ᱟᱹᱰᱤ ᱢᱟᱨᱟᱝ ᱯᱚᱨᱚᱵᱽ ᱠᱟᱱᱟ ᱫᱚᱥᱟᱨ ᱯᱳᱭᱞᱳ ᱯᱚᱨᱚᱵᱽ ᱫᱚ ᱥᱮᱬᱟᱜ ᱫᱚ ᱦᱩᱭᱩᱜ ᱠᱟᱱᱟ ᱥᱚᱦᱨᱟᱭ ᱟᱨ ᱵᱟᱦᱟ ᱯᱚᱨᱚᱵᱽ ᱫᱚ ᱦᱩᱭᱩᱜ ᱠᱟᱱᱟ ᱫᱚᱥᱟᱨ ᱢᱟ ᱛᱚᱵᱮ ᱱᱚᱰᱮ ᱜᱤᱧ ᱢᱩᱪᱟᱹᱫ ᱠᱮᱫᱟ ᱥᱟᱱᱟᱢ ᱠᱚᱜᱮ ᱡᱚᱦᱟᱨ